ᱯᱟᱵᱽᱞᱤᱠ ᱟᱲᱟᱝ ᱭᱩᱴᱤᱭᱩᱵᱽ ᱪᱮᱱᱮᱞ ᱨᱮ ᱥᱟᱹᱜᱩᱱ ᱫᱟᱨᱟᱢ ᱥᱟᱱᱛᱟᱲ ᱥᱚᱢᱟᱡᱽ ᱫᱚ ᱵᱤᱡᱽᱱᱮᱥ ᱞᱟᱭᱤᱱ ᱨᱮ ᱵᱟᱹᱱᱩᱭᱟ ᱠᱷᱟᱹᱞᱤ ᱨᱮᱡᱟ ᱠᱩᱞᱤ ᱨᱮᱜᱮ ᱢᱮᱱᱟᱭᱟ ᱦᱟᱺᱰᱤ ᱯᱟᱹᱣᱨᱟᱹ ᱟᱨ ᱢᱟᱹᱲᱤ ᱟᱹᱠᱷᱨᱤᱧ ᱜᱮ ᱵᱤᱡᱽᱱᱮᱥ ᱛᱟᱭ ᱫᱚ ᱯᱮᱲᱟ ᱢᱟᱱᱚᱛ ᱨᱮᱦᱚᱸ ᱦᱟᱺᱰᱤ ᱯᱟᱹᱣᱨᱟᱹ ᱜᱤᱫᱽᱨᱟᱹ ᱡᱟᱱᱟᱢ ᱪᱷᱟᱹᱴᱭᱟᱹᱨ ᱨᱮᱦᱚᱸ ᱦᱟᱺᱰᱤ ᱯᱟᱹᱣᱨᱟᱹ ᱵᱟᱯᱞᱟ ᱵᱤᱦᱟᱹ ᱨᱮᱦᱚᱸ ᱦᱟᱺᱰᱤ ᱯᱟᱹᱣᱨᱟᱹ ᱨᱩᱢᱩᱜ ᱰᱟᱸᱰᱚᱢ ᱨᱮᱦᱚᱸ ᱦᱟᱺᱰᱤ ᱯᱟᱹᱣᱨᱟᱹ ᱱᱚᱣᱟ ᱦᱟᱺᱰᱤ ᱯᱟᱹᱣᱨᱟᱹ ᱜᱚᱵᱚᱞ ᱠᱷᱚᱱ ᱵᱟᱝ ᱵᱚᱱ ᱥᱟᱦᱟ ᱫᱟᱲᱮᱭᱟᱜ ᱠᱟᱱᱟ ᱱᱟᱦᱟᱜ ᱡᱩᱜᱽ ᱨᱮᱱ ᱠᱚᱲᱟ ᱜᱤᱫᱽᱨᱟᱹ ᱢᱟ ᱦᱟᱺᱰᱤ ᱧᱩ ᱢᱤᱫ ᱯᱷᱮᱥᱮᱱ ᱜᱮᱠᱚ ᱵᱩᱡᱷᱟᱹᱣᱮᱫ ᱠᱟᱱ ᱢᱮᱞᱟ ᱴᱷᱮᱞᱟ ᱡᱟᱛᱨᱟ ᱴᱟᱺᱰᱤ ᱨᱮ ᱟᱵᱚ ᱨᱮᱱ ᱛᱤᱨᱞᱟᱹ ᱠᱚ ᱠᱷᱩᱞᱮᱟᱢ ᱦᱟᱺᱰᱤ ᱯᱟᱹᱣᱨᱟᱹ ᱠᱚ ᱵᱮᱯᱟᱨ ᱮᱫᱟ ᱪᱮᱠᱟ ᱱᱚᱣᱟᱛᱮ ᱥᱟᱱᱛᱟᱲ ᱥᱚᱢᱟᱡᱽ ᱵᱟᱝ ᱵᱚᱫᱱᱟᱢᱚᱜ ᱠᱟᱱᱟ ᱡᱷᱟᱲᱠᱷᱚᱸᱰ ᱨᱮᱱ ᱢᱩᱠᱷᱭᱚ ᱢᱚᱱᱛᱨᱤ ᱥᱟᱱᱛᱟᱲ ᱡᱟᱹᱛᱤ ᱵᱷᱟᱨᱚᱛ ᱫᱤᱥᱚᱢ ᱨᱮᱱ ᱨᱟᱥᱴᱨᱚᱯᱚᱛᱤ ᱦᱚᱸ ᱥᱟᱱᱛᱟᱲ ᱡᱟᱹᱛᱤ ᱜᱮ ᱠᱟᱛᱷᱟ ᱛᱮᱢᱟ ᱢᱟᱨᱟᱝ ᱢᱟᱨᱟᱝ ᱥᱟᱢᱵᱤᱫᱷᱟᱱᱤᱠ ᱯᱳᱥᱴ ᱨᱮ ᱥᱟᱱᱛᱷᱟᱞ ᱡᱟᱹᱛᱤ ᱦᱚᱲ ᱢᱮᱱᱟᱜ ᱠᱚᱣᱟ ᱢᱮᱱᱠᱷᱟᱱ ᱥᱚᱢᱟᱡᱽ ᱫᱚ ᱟᱹᱰᱤ ᱞᱟᱛᱟᱨ ᱨᱮᱜᱮ ᱢᱮᱱᱟᱭᱟ ᱤᱧᱟᱹᱜ ᱢᱮᱱ ᱨᱮᱭᱟᱜ ᱢᱚᱛᱞᱚᱵ ᱫᱚ ᱵᱚᱸᱜᱟ ᱵᱩᱨᱩ ᱞᱮᱜᱽ ᱦᱟᱺᱰᱤ ᱦᱟᱹᱵᱤᱡ ᱜᱮ ᱛᱟᱦᱮᱸ ᱞᱮᱱᱠᱷᱟᱱ ᱡᱩᱛ ᱠᱚᱜᱼᱟ ᱡᱷᱟᱨᱠᱷᱚᱸᱰ ᱨᱮᱱ ᱜᱩᱨᱩᱡᱤ ᱥᱤᱵᱩ ᱥᱚᱨᱮᱱ ᱦᱚᱸ ᱦᱟᱺᱰᱤ ᱧᱩᱧᱩᱭ ᱢᱟᱱᱟᱭᱮᱫ ᱛᱟᱦᱮᱱᱟ ᱮᱱᱦᱚᱸ ᱦᱚᱲ ᱵᱟᱠᱚ ᱢᱟᱱᱟ ᱞᱮᱱᱟ ᱦᱟᱺᱰᱤ ᱯᱟᱹᱣᱨᱟᱹ ᱠᱷᱚᱱ ᱥᱟᱦᱟᱜ ᱦᱩᱭᱩᱜ ᱛᱟᱵᱚᱱᱟ ᱫᱤᱠᱩ ᱞᱮᱠᱟ ᱵᱟᱹᱱᱤᱡᱽ ᱵᱮᱯᱟᱨ ᱦᱩᱭᱩᱜ ᱛᱟᱵᱚᱱᱟ ᱟᱵᱚᱣᱟᱜ ᱢᱮᱞᱟ ᱴᱷᱮᱞᱟ ᱮᱢᱟᱱ ᱠᱚᱨᱮ ᱦᱟᱺᱰᱤ ᱵᱮᱯᱟᱨ ᱡᱟᱫᱟ ᱧᱮᱞᱚᱜ ᱠᱟᱱᱟ ᱟᱵᱚᱨᱮᱱ ᱛᱤᱨᱞᱟᱹ ᱠᱷᱩᱞᱮᱟᱢ ᱦᱟᱺᱰᱤ ᱠᱚ ᱟᱹᱠᱷᱨᱤᱧ ᱮᱫᱟ ᱪᱮᱫ ᱱᱚᱣᱟᱛᱮ ᱥᱚᱢᱟᱡᱽ ᱵᱟᱝ ᱵᱚᱫᱱᱟᱢᱚᱜ ᱠᱟᱱ ᱛᱟᱵᱚᱱᱟ ᱫᱤᱠᱩ ᱢᱟ ᱦᱟᱴ ᱵᱟᱡᱟᱨ ᱦᱟᱹᱴᱭᱟᱹ ᱠᱚ ᱞᱟᱜᱟᱣᱟ ᱟᱵᱚᱨᱮᱱ ᱦᱚᱲ ᱠᱚ ᱦᱟᱛᱟᱣ ᱮᱫᱟ ᱟᱵᱚᱣᱟᱜ ᱢᱮᱞᱟ ᱴᱷᱮᱞᱟ ᱠᱚᱨᱮ ᱟᱵᱚᱣᱟᱜ ᱜᱮ ᱫᱚᱠᱟᱱ ᱛᱟᱦᱮᱸ ᱞᱮᱱᱠᱷᱟᱱ ᱟᱹᱰᱤ ᱢᱚᱡᱽ ᱦᱩᱭ ᱠᱚᱜᱼᱟ ᱡᱮᱢᱚᱱ ᱫᱤᱠᱩ ᱦᱚᱸᱠᱚ ᱢᱮᱱ ᱩᱛᱟᱹᱨᱟ ᱵᱟᱝᱢᱟ ᱱᱤᱛ ᱫᱚ ᱥᱟᱱᱛᱟᱲ ᱡᱟᱹᱛᱤ ᱦᱚᱸ ᱵᱟᱹᱱᱤᱡᱽ ᱵᱮᱯᱟᱨ ᱨᱮᱠᱚ ᱩᱛᱨᱟᱹᱣ ᱮᱱᱟ ᱟᱫᱚ ᱵᱚᱭᱦᱟ ᱠᱚ ᱫᱤᱠᱩ ᱞᱮᱠᱟ ᱟᱵᱚ ᱦᱚᱸ ᱠᱟᱹᱢᱤ ᱦᱩᱭᱩᱜ ᱛᱟᱵᱚᱱᱟ ᱱᱩᱠᱩ ᱞᱮᱠᱟ ᱵᱤᱡᱽᱱᱮᱥ ᱦᱩᱭᱩᱜ ᱛᱟᱵᱚᱱᱟ ᱛᱟᱵ ᱜᱮ ᱟᱵᱚᱣᱟᱜ ᱥᱟᱶᱛᱟ ᱞᱟᱦᱟᱜᱼᱟ ᱮᱠᱮᱱ ᱱᱚᱠᱨᱤ ᱪᱟᱹᱠᱨᱤ ᱢᱚᱛᱚ ᱛᱮᱫᱚ ᱵᱟᱝ ᱥᱟᱱᱟᱢ ᱞᱟᱭᱤᱱ ᱨᱮ ᱛᱟᱦᱮᱱ ᱦᱩᱭᱩᱜ ᱛᱟᱵᱚᱱᱟ ᱤᱱᱟᱹᱜ ᱢᱮᱱ ᱠᱟᱛᱮ ᱜᱮᱧ ᱢᱩᱪᱟᱹᱫ ᱮᱫᱟ ᱡᱚᱛᱚ ᱠᱚ ᱡᱚᱦᱟᱨ ᱱᱚᱣᱟ ᱪᱮᱱᱮᱞ ᱨᱮ ᱡᱩᱫᱤ ᱱᱟᱣᱟ ᱜᱮ ᱠᱷᱟᱡ ᱯᱮ ᱥᱟᱵᱥᱠᱨᱟᱭᱤᱵ ᱛᱟᱵᱚᱱ ᱯᱮ ᱟᱨ ᱱᱚᱣᱟ ᱵᱷᱤᱰᱤᱭᱳ ᱯᱮ ᱧᱮᱞ ᱠᱮᱫ ᱛᱟᱵᱚᱱ ᱠᱷᱟᱱ ᱥᱟᱭ ᱥᱟᱭ ᱜᱩᱱᱢᱟᱱ ᱡᱚᱦᱟᱨᱤᱧ ᱪᱟᱞ ᱯᱮ ᱠᱟᱱᱟ ᱡᱚᱦᱟᱨ